ᱟᱫᱚ ᱱᱚᱣᱟ ᱜᱮ ᱜᱮᱫ ᱠᱩᱴᱨᱟᱹᱣ ᱠᱟᱫᱟᱭ ᱱᱚᱝᱠᱟ ᱜᱮᱫ ᱠᱟᱹᱴᱤᱡ ᱧᱚᱜ ᱠᱟᱛᱮ ᱱᱚᱣᱟ ᱜᱮ ᱪᱮᱫ ᱞᱮᱠᱟ ᱠᱟᱛᱮ ᱦᱟᱸᱜ ᱩᱛᱩᱭᱮᱫᱟ ᱠᱟᱹᱴᱤᱡ ᱧᱚᱜ ᱠᱟᱫᱟᱭ ᱦᱟᱸᱜ ᱚᱱᱟ ᱜᱮ ᱞᱟᱦᱟ ᱥᱮᱫ ᱵᱚᱱ ᱧᱮᱞ ᱧᱚᱜᱟ ᱟᱨ ᱱᱚᱣᱟ ᱫᱚ ᱦᱚᱛᱚᱫ ᱠᱟᱱᱟ ᱦᱚᱛᱚᱫ ᱟᱨ ᱠᱩᱢᱰᱷᱟᱹ ᱫᱚ ᱱᱚᱰᱮ ᱜᱮ ᱡᱩᱫᱟᱹ ᱛᱷᱚᱲᱟ ᱯᱷᱟᱨᱟᱠ ᱧᱚᱜ ᱜᱮᱭᱟ ᱠᱩᱢᱰᱷᱟᱹ ᱛᱟᱦᱮᱱ ᱠᱷᱟᱡ ᱫᱚ ᱛᱷᱚᱲᱟ ᱡᱤᱞᱤᱧ ᱧᱚᱜ ᱛᱮ ᱟᱨ ᱛᱷᱚᱲᱟ ᱱᱚᱰᱮ ᱚᱥᱟᱨ ᱧᱚᱜ ᱛᱟᱦᱮᱸ ᱠᱚᱜᱼᱟ ᱟᱨ ᱚᱸᱰᱮ ᱫᱚ ᱚᱱᱟ ᱨᱮᱫᱚ ᱥᱩᱝᱜᱟᱹ ᱛᱟᱦᱮᱸ ᱵᱟᱲᱟᱜᱼᱟ ᱮᱱᱛᱮ ᱟᱨ ᱱᱚᱣᱟ ᱫᱚ ᱮᱠᱫᱚᱢ ᱥᱢᱩᱛᱷ ᱢᱟᱱᱮ ᱚᱱᱟ ᱥᱩᱝᱜᱟᱹ ᱴᱩᱝᱜᱟᱹ ᱫᱚ ᱚᱱᱟ ᱠᱚᱫᱚ ᱵᱟᱹᱱᱩᱜᱼᱟ ᱟᱨ ᱞᱮᱸᱡᱮᱨ ᱜᱮᱭᱟ ᱮᱱᱛᱮ ᱟᱨ ᱱᱚᱣᱟ ᱫᱚ ᱚᱱᱟ ᱪᱮᱛᱟᱱ ᱥᱮᱫ ᱦᱚᱸ ᱛᱷᱚᱲᱟ ᱱᱚᱜᱼᱚ ᱱᱚᱝᱠᱟ ᱥᱮᱫ ᱫᱚ ᱠᱟᱹᱴᱤᱡ ᱨᱮ ᱛᱚ ᱡᱟᱭᱦᱳᱠ ᱩᱱᱟᱹᱜ ᱫᱚ ᱵᱟᱹᱧ ᱵᱩᱡᱷᱟᱹᱣᱮᱫ ᱛᱟᱦᱮᱱᱟ ᱛᱚ ᱠᱩᱢᱰᱷᱟᱹ ᱦᱚᱛᱚᱫ ᱡᱚᱛᱚ ᱜᱮ ᱵᱚᱞᱮ ᱢᱤᱫ ᱤᱧ ᱴᱷᱮᱡ ᱫᱚ ᱩᱱ ᱥᱚᱢᱚᱭ ᱫᱚ ᱛᱟᱦᱮᱸ ᱠᱟᱱᱟ ᱱᱚᱣᱟ ᱜᱮ ᱦᱮᱸ ᱛᱤᱦᱤᱧ ᱫᱚ ᱦᱚᱜᱼᱚ ᱱᱚᱣᱟ ᱦᱮᱸᱫᱮ ᱥᱟᱹᱨᱩ ᱰᱟᱹᱱ ᱴᱤᱧ ᱩᱛᱩᱭ ᱛᱟᱵᱚᱱᱟ ᱟᱫᱚ ᱜᱮᱫ ᱟᱠᱟᱫᱟᱹᱧ ᱱᱚᱜᱼᱚᱭ ᱛᱷᱚᱲᱟ ᱫᱚ ᱟᱫᱚ ᱦᱚᱜᱼᱚᱭ ᱛᱷᱚᱲᱟ ᱜᱟᱱ ᱟᱹᱣᱨᱤᱧ ᱜᱮᱫ ᱥᱟᱹᱛᱟ ᱟᱫᱚᱧ ᱦᱚᱜᱼᱚᱭ ᱜᱮᱫ ᱩᱫᱩᱜ ᱟᱵᱚᱱ ᱠᱟᱱᱟ ᱱᱚᱣᱟ ᱫᱚ ᱟᱹᱰᱤ ᱩᱥᱩᱞ ᱩᱥᱩᱞ ᱫᱟᱨᱮᱜᱼᱟ ᱟᱹᱰᱤ ᱩᱥᱩᱞ ᱟᱫᱚ ᱱᱚᱣᱟ ᱫᱚ ᱯᱩᱠᱷᱨᱤ ᱟᱲᱮ ᱠᱚᱨᱮ ᱜᱮ ᱰᱷᱮᱨ ᱫᱟᱨᱮᱜᱼᱟ ᱟᱫᱚ ᱵᱟᱡᱟᱨ ᱠᱷᱚᱡ ᱜᱮᱞᱮ ᱠᱤᱨᱤᱧ ᱟᱠᱟᱫᱟ ᱟᱫᱚ ᱦᱚᱸᱜᱼᱚ ᱱᱚᱝᱠᱟ ᱠᱚ ᱜᱮᱫᱟ ᱱᱚᱣᱟ ᱥᱟᱹᱨᱩ ᱫᱚ ᱦᱚᱸᱜᱼᱚ ᱱᱚᱝᱠᱟ ᱚᱱᱠᱟ ᱠᱚ ᱩᱨᱟ ᱚᱱᱟ ᱤᱭᱟᱹ ᱪᱚᱠᱞᱟᱜ ᱛᱮ ᱛᱟᱦᱮᱱᱟ ᱚᱱᱠᱟ ᱟᱫᱚ ᱱᱚᱰᱮ ᱞᱚᱥᱚᱫ ᱠᱚ ᱧᱮᱞ ᱦᱩᱭᱩᱜᱼᱟ ᱛᱷᱚᱲᱟ ᱡᱟᱦᱟᱱ ᱠᱚᱠᱚ ᱛᱟᱦᱮᱱ ᱠᱷᱟᱡ ᱟᱨ ᱱᱚᱜᱼᱚ ᱱᱚᱝᱠᱟ ᱜᱮᱫ ᱦᱩᱭᱩᱜᱼᱟ ᱦᱮᱸ ᱱᱚᱜᱼᱚᱭ ᱥᱟᱹᱨᱩ ᱰᱟᱹᱱᱴᱤ ᱱᱚᱣᱟᱧ ᱜᱮᱫ ᱥᱟᱹᱛ ᱠᱮᱫᱟ ᱟᱫᱚ ᱪᱮᱫ ᱥᱟᱶᱛᱮ ᱦᱟᱸᱜ ᱤᱧ ᱩᱛᱩᱭᱟ ᱧᱮᱞ ᱦᱚᱪᱚ ᱵᱚᱱᱟᱹᱧ ᱴᱤ ᱚᱱᱮᱧ ᱜᱮᱫ ᱠᱮᱜᱼᱤᱧ ᱚᱱᱟ ᱩᱛᱩᱭ ᱞᱟᱹᱜᱤᱫ ᱫᱚ ᱟᱫᱚ ᱦᱚᱸᱜᱼᱚᱭ ᱵᱟᱨᱯᱮ ᱫᱚᱢᱤᱧ ᱟᱹᱨᱩᱵ ᱠᱮᱫᱟ ᱫᱩᱞ ᱜᱤᱰᱤ ᱠᱟᱹᱫᱟᱹᱧ ᱫᱟᱜ ᱟᱫᱚ ᱱᱚᱜᱼᱚᱭ ᱱᱤᱛᱚᱜ ᱫᱚ ᱛᱤᱠᱤ ᱞᱟᱦᱟᱭᱟᱹᱧ ᱱᱚᱜᱼᱚᱭ ᱞᱩᱭ ᱦᱚᱧ ᱪᱚᱸᱫᱟ ᱟᱠᱟᱫᱟ ᱫᱟᱜ ᱠᱚ ᱱᱚᱜᱼᱚᱭ ᱛᱷᱚᱲᱟᱧ ᱞᱟᱜᱟᱣᱫᱟ ᱟᱨ ᱜᱮᱥ ᱨᱮᱜᱮ ᱢᱟᱞᱮ ᱤᱥᱤᱱ ᱟᱞᱮ ᱢᱟ ᱟᱫᱚ ᱦᱚᱸᱜᱼᱚᱭ ᱚᱱᱟ ᱠᱷᱟᱫᱽᱞᱮᱭᱮᱫᱟ ᱠᱷᱟᱫᱽᱞᱮ ᱠᱟᱛᱮ ᱤᱧ ᱵᱟᱯᱷᱟᱣᱟ ᱛᱷᱚᱲᱟ ᱵᱟᱯᱷᱟᱣ ᱠᱟᱛᱮ ᱦᱟᱸᱜ ᱟᱫᱚ ᱩᱛᱩᱭᱟᱹᱧ ᱦᱮᱸ ᱚᱱᱟ ᱥᱟᱹᱨᱩ ᱰᱟᱹᱱᱴᱤ ᱨᱮᱜᱮ ᱦᱟᱸᱜ ᱱᱚᱣᱟ ᱵᱟᱫᱟᱢ ᱫᱟᱹᱞ ᱥᱮ ᱵᱩᱴ ᱫᱟᱹᱞ ᱢᱮᱥᱟᱞ ᱠᱟᱛᱮ ᱦᱟᱸᱜ ᱤᱧ ᱩᱛᱩᱭᱟ ᱟᱫᱚ ᱚᱱᱟᱜᱮ ᱦᱚᱸᱜᱼᱚᱭ ᱟᱹᱨᱩᱵ ᱠᱟᱛᱮ ᱯᱨᱮᱥᱟᱨ ᱠᱩᱠᱟᱨ ᱨᱮ ᱱᱚᱣᱟ ᱫᱚᱧ ᱥᱤᱴᱤ ᱧᱚᱜᱟ

ᱟᱫᱚ ᱦᱚᱸᱜᱼᱚᱭ ᱟᱫᱮ ᱨᱟᱹᱥᱩᱱ ᱟᱨ ᱵᱮᱨᱮᱞᱟᱜ ᱜᱮ ᱵᱤᱞᱤ ᱢᱟᱹᱨᱤᱪ ᱟᱨ ᱯᱮᱸᱭᱟᱡᱽ ᱛᱷᱚᱲᱟ ᱨᱤᱫ ᱟᱜ ᱤᱧ ᱞᱟᱜᱟᱣ ᱠᱮᱫᱟ ᱱᱚᱣᱟ ᱫᱚ ᱡᱤᱨᱟ ᱫᱷᱟᱹᱱᱤᱭᱟᱹ ᱫᱚ ᱵᱟᱹᱧ ᱞᱟᱜᱟᱣᱟ

ᱢᱚᱥᱞᱟ ᱠᱚ ᱡᱚᱛᱚ ᱢᱚᱥᱞᱟ ᱠᱚ ᱠᱚᱲᱦᱟ ᱧᱚᱜ ᱮᱱᱟ ᱟᱫᱚ ᱱᱤᱛᱚᱜ ᱫᱚ ᱚᱱᱟ ᱨᱮᱜᱮ ᱫᱟᱹᱞ ᱟᱨ ᱥᱟᱹᱨᱩ ᱫᱩᱞ ᱟᱵᱚ ᱫᱩᱜ ᱟᱵᱚ ᱟᱫᱚ ᱦᱚᱸᱜᱼᱚᱭ ᱵᱩᱞᱩᱝᱟᱜ ᱠᱟᱹᱱᱟᱹᱧ ᱟᱱᱫᱟᱡᱽ ᱞᱮᱠᱟ ᱟᱫᱟᱜ ᱞᱮᱠᱟ ᱟᱱᱫᱟᱡᱽ ᱠᱟᱛᱮ ᱱᱚᱜᱼᱚᱭ ᱥᱟᱹᱨᱩ ᱟᱨ ᱫᱟᱹᱞ ᱩᱛᱩ ᱤᱥᱤᱱ ᱮᱱ ᱛᱟᱹᱞᱤᱧᱟ ᱥᱟᱹᱨᱩ ᱫᱚ ᱚᱱᱮ ᱚᱱᱠᱟ ᱫᱟᱹᱞ ᱫᱚ ᱡᱩᱫᱟᱹ ᱨᱮ ᱥᱤᱴᱤ ᱞᱟᱦᱟ ᱠᱤᱫᱟᱹᱧ ᱯᱨᱮᱥᱟᱨ ᱠᱩᱠᱟᱨ ᱨᱮ ᱵᱟᱫᱟᱢ ᱫᱟᱹᱞ ᱠᱟᱱᱟ ᱛᱚ ᱵᱟᱠᱷᱟᱡ ᱵᱟᱝ ᱤᱥᱤᱱ ᱜᱚᱫᱚᱜᱼᱟ ᱥᱟᱹᱨᱩ ᱥᱟᱹᱨᱩ ᱫᱚ ᱢᱤᱫ ᱜᱷᱟᱹᱲᱤ ᱧᱚᱜ ᱛᱮᱜᱮ ᱤᱥᱤᱱᱚᱜᱼᱟ ᱟᱫᱚ ᱚᱱᱟᱛᱮ ᱥᱟᱹᱨᱩ ᱫᱚ ᱞᱩᱭᱦᱟᱹ ᱨᱮᱜᱮᱧ ᱵᱟᱯᱷᱟᱣ ᱠᱮᱫᱟ ᱟᱨ ᱫᱟᱹᱞ ᱫᱚ ᱯᱨᱮᱥᱟᱨ ᱠᱩᱠᱟᱨ ᱨᱮᱧ ᱥᱤᱴᱤ ᱠᱮᱫᱟ ᱤᱥᱤᱱ ᱴᱷᱤᱠ ᱠᱟᱛᱮ ᱢᱤᱫᱴᱷᱮᱡ ᱠᱤᱫᱟᱹᱧ ᱟᱨᱤᱧ ᱪᱷᱟᱢᱠᱟᱣ ᱠᱮᱫᱟ ᱟᱨ ᱦᱚᱸᱜᱼᱚᱭ ᱦᱚᱸᱜᱼᱚ ᱱᱚᱝᱠᱟ ᱫᱚ ᱟᱹᱰᱤ ᱫᱚ ᱵᱟᱹᱧ ᱞᱮᱴᱚᱭᱮᱫᱟ ᱠᱮᱴᱮᱡ ᱠᱮᱴᱮᱡ ᱧᱚᱜ ᱜᱮ ᱴᱷᱤᱠ ᱫᱚ ᱵᱟᱹᱱᱩᱜᱼᱟ ᱛᱚ ᱥᱟᱹᱨᱩ ᱟᱫᱚᱢ ᱥᱟᱹᱨᱩ ᱫᱚ ᱵᱟᱵᱟᱛ ᱧᱚᱜ ᱜᱮᱭᱟ ᱢᱚᱪᱟ ᱠᱚ ᱟᱞᱮ ᱚᱲᱟᱜ ᱨᱮ ᱛᱟᱦᱮᱸ ᱠᱟᱱᱟ ᱫᱤᱥᱚᱢ ᱚᱲᱟᱜ ᱟᱱᱛᱮ ᱜᱟᱰᱞᱟᱜ ᱨᱮ ᱟᱹᱰᱤ ᱢᱚᱡᱽ ᱟᱫᱚ ᱱᱚᱣᱟ ᱫᱚ ᱦᱟᱸᱜ ᱪᱮᱫ ᱞᱮᱠᱟ ᱱᱟᱥᱮ ᱦᱚᱸ ᱵᱟᱵᱟ ᱫᱚ ᱵᱟᱝ ᱟᱨ ᱢᱤᱫ ᱜᱷᱟᱹᱲᱤ ᱛᱮᱞᱮᱜᱼᱟ ᱟᱫᱚ ᱱᱚᱣᱟ ᱫᱚ ᱦᱟᱸᱜ ᱪᱮᱫ ᱞᱮᱠᱟ ᱱᱤᱛᱚᱜ ᱫᱚ ᱦᱚᱛᱚᱫ ᱦᱚᱸᱜᱼᱚᱭ ᱦᱚᱛᱚᱫ ᱫᱚ ᱟᱭᱢᱟ ᱞᱮᱠᱟᱱᱟ ᱛᱩᱢᱵᱟᱹ ᱦᱚᱛᱚᱫ ᱵᱚᱠᱟᱜ ᱦᱚᱛᱚᱫ ᱟᱨ ᱪᱮᱫ ᱠᱚ ᱦᱚᱛᱚᱫ ᱪᱚ ᱟᱭᱢᱟ ᱟᱹᱰᱤ ᱢᱚᱡᱽ ᱟᱫᱚᱢᱟᱜ ᱫᱚ ᱟᱹᱰᱤ ᱥᱤᱵᱤᱞᱟ ᱟᱫᱚ ᱦᱚᱛᱚᱫ ᱫᱚ ᱦᱚᱲᱢᱚ ᱞᱟᱹᱜᱤᱫ ᱛᱮ ᱟᱹᱰᱤ ᱵᱮᱥᱟ ᱡᱚᱢ ᱫᱚ ᱚᱱᱟᱛᱮ ᱡᱚᱢ ᱟᱯᱮ ᱢᱟᱡᱷᱮ ᱥᱟᱡᱷᱮ ᱟᱫᱚ ᱦᱚᱛᱚᱫ ᱫᱚ ᱦᱚᱸᱜᱼᱚ ᱱᱚᱝᱠᱟ ᱞᱮᱸᱡᱮᱨ ᱜᱮᱭᱟ ᱠᱩᱢᱰᱟᱹ ᱞᱮᱠᱟ ᱫᱚ ᱵᱟᱝ ᱟᱫᱚ ᱱᱚᱜᱼᱚᱭ ᱤᱧ ᱜᱮᱫ ᱩᱫᱩᱜ ᱟᱵᱚᱱ ᱠᱟᱱᱟ ᱡᱟᱞᱟ ᱜᱮᱭᱟ ᱱᱚᱣᱟ ᱦᱚᱛᱚᱫ ᱫᱚ ᱟᱹᱰᱤ ᱢᱚᱡᱽ ᱟᱨ ᱦᱚᱸᱜᱼᱚ ᱱᱚᱣᱟ ᱛᱮ ᱱᱟᱥᱮ ᱱᱟᱥᱮᱧ ᱦᱚᱭᱚ ᱜᱤᱰᱤ ᱠᱟᱜᱼᱟ ᱪᱚᱠᱟᱜ ᱛᱮ ᱳᱭ ᱦᱚᱭᱚ ᱥᱟᱹᱛ ᱠᱮᱫᱟ ᱦᱚᱛᱚᱫ ᱟᱫᱚ ᱱᱤᱛᱚᱜ ᱫᱚ ᱮᱱᱮ ᱤᱧ ᱜᱮᱫᱟ ᱠᱩᱴᱤ ᱠᱩᱴᱤ ᱱᱚᱜᱼᱚ ᱱᱚᱝᱠᱟ ᱦᱮᱸ ᱱᱤᱱ ᱛᱤᱛᱤᱡ ᱤᱧ ᱜᱮᱫ ᱮᱫᱟ ᱟᱹᱰᱤ ᱞᱟᱹᱴᱩ ᱫᱚ ᱵᱟᱝ ᱟᱹᱰᱤ ᱠᱟᱹᱴᱤᱡ ᱩᱛᱟᱹᱨ ᱦᱚᱸ ᱵᱟᱝ ᱦᱮᱸ ᱱᱤᱱ ᱛᱤᱛᱤᱡ ᱠᱩᱴᱤ ᱠᱩᱴᱤ ᱧᱚᱜ ᱚᱱᱠᱟ ᱦᱮᱸ ᱟᱫᱚ ᱦᱚᱛᱚᱫ ᱦᱚᱸᱜᱼᱚᱭ ᱤᱧ ᱜᱮᱫ ᱥᱟᱹᱛ ᱠᱮᱫᱟ ᱦᱚᱸᱜᱼᱚ ᱱᱚᱝᱠᱟ ᱠᱩᱴᱤ ᱠᱩᱴᱤ ᱟᱹᱰᱤ ᱞᱟᱹᱴᱩ ᱦᱚᱸ ᱵᱟᱝ ᱟᱹᱰᱤ ᱠᱷᱤᱫᱤ ᱦᱚᱸ ᱵᱟᱝ ᱟᱫᱚ ᱱᱤᱛᱚᱜ ᱫᱚ ᱫᱟᱹᱞ ᱥᱚᱸᱜᱮ ᱜᱮ ᱦᱚᱛᱚᱫ ᱦᱚᱸᱧ ᱩᱛᱩᱭᱟ ᱟᱫᱚ ᱧᱮᱞ ᱯᱮ ᱦᱟᱸᱜ ᱟᱫᱚ ᱚᱱᱟ ᱩᱛᱩ ᱞᱟᱹᱜᱤᱫ ᱫᱚ ᱦᱮᱸ ᱱᱤᱭᱟᱹ ᱯᱮᱸᱭᱟᱡᱽ ᱤᱧ ᱞᱟᱜᱟᱣᱟ ᱟᱨ ᱨᱟᱹᱥᱩᱱ ᱟᱨ ᱟᱫᱷᱮ ᱫᱚ ᱦᱮᱸ ᱱᱤᱱ ᱢᱟᱨᱟᱜ ᱦᱮᱸ ᱱᱤᱭᱟᱹ ᱠᱚᱜᱮᱧ ᱞᱟᱜᱟᱣᱟ ᱟᱨ ᱢᱟᱹᱨᱤᱪ ᱢᱟᱹᱨᱤᱪ ᱤᱧ ᱞᱟᱜᱟᱣᱟ ᱵᱮᱨᱮᱞ ᱢᱟᱹᱨᱤᱪ ᱦᱮᱸ ᱱᱤᱱᱟᱹᱜ ᱜᱟᱱ ᱦᱮᱸ ᱱᱤᱭᱟᱹ ᱠᱚᱜᱮ ᱦᱟᱸᱜ ᱤᱧ ᱞᱟᱜᱟᱣᱟ ᱱᱚᱣᱟ ᱵᱟᱱᱟᱨ ᱩᱛᱩ ᱨᱮᱜᱮ ᱟᱫᱚ ᱧᱮᱞ ᱯᱮ ᱦᱟᱸᱜ ᱮᱱᱟᱱᱚᱜ ᱦᱚᱛᱚᱫ ᱤᱧ ᱜᱮᱫ ᱩᱫᱩᱜ ᱟᱫ ᱵᱚᱱ ᱚᱱᱟ ᱥᱟᱶᱛᱮ ᱦᱚᱸᱜᱼᱚ ᱱᱚᱣᱟ ᱪᱷᱳᱞᱟ ᱫᱟᱹᱞ ᱫᱚᱧ ᱩᱛᱩᱭᱟ ᱥᱮ ᱵᱟᱫᱟᱢ ᱫᱟᱹᱞ ᱟᱫᱚ ᱱᱚᱣᱟ ᱫᱚ ᱨᱤᱫᱟᱹᱧ ᱫᱟᱜ ᱨᱤᱧ ᱞᱚᱦᱚᱫ ᱟᱠᱟᱫ ᱛᱟᱦᱮᱸᱫᱼᱟ ᱯᱮ ᱜᱷᱚᱱᱴᱟ ᱜᱟᱱ ᱟᱫᱚ ᱦᱚᱸᱜᱼᱚᱭ ᱞᱚᱦᱚᱫ ᱟᱠᱟᱱᱟ ᱟᱫᱚ ᱱᱚᱣᱟ ᱫᱚᱧ ᱨᱤᱫᱟ ᱨᱤᱫ ᱠᱟᱛᱮ ᱟᱫᱚ ᱦᱟᱸᱜ ᱤᱧ ᱤᱥᱤᱱᱟ ᱦᱚᱛᱚᱫ ᱥᱤᱫ ᱦᱚᱛᱚᱫ ᱥᱚᱸᱜᱮ ᱱᱚᱣᱟ ᱫᱟᱹᱞ ᱫᱚ ᱦᱟᱸᱜ ᱞᱤᱧ ᱢᱮᱥᱟᱞᱟ ᱟᱫᱚ ᱱᱚᱣᱟ ᱫᱚ ᱦᱮᱸ ᱱᱤᱱᱟᱹᱜ ᱜᱟᱱ ᱫᱟᱹᱞ ᱟᱨ ᱚᱱᱟᱨᱮ ᱦᱚᱸᱜᱼᱚᱭ ᱢᱤᱫᱴᱟᱝ ᱢᱟᱹᱨᱤᱪ ᱱᱚᱜᱼᱚᱭ ᱜᱮᱫ ᱟᱠᱟᱫᱟᱹᱧ ᱠᱷᱤᱫᱤ ᱠᱷᱤᱫᱤ ᱠᱟᱹᱴᱤᱡ ᱠᱟᱹᱴᱤᱡ ᱟᱨ ᱦᱮᱸ ᱱᱤᱭᱟᱹ ᱯᱮᱸᱭᱟᱡᱽ ᱤᱧ ᱞᱟᱜᱟᱣᱫᱟ ᱱᱚᱣᱟ ᱦᱚᱸ ᱠᱷᱤᱫᱤ ᱠᱷᱤᱫᱤ ᱧᱚᱜ ᱜᱤᱧ ᱜᱮᱫ ᱟᱠᱟᱫᱟ

ᱟᱨ ᱦᱚᱸᱜᱼᱚᱭ ᱨᱚᱝᱚᱜ ᱞᱮᱠᱟ ᱥᱟᱥᱟᱝ ᱟᱫᱚ ᱱᱚᱣᱟ ᱡᱚᱛᱚ ᱞᱟᱜᱟᱣ ᱠᱟᱛᱮ ᱦᱚᱸᱜᱼᱚᱭ ᱥᱤᱯᱤ ᱢᱮᱥᱟᱞ ᱫᱟ ᱠᱮᱫᱟ ᱞᱚᱞᱚᱜ ᱠᱟᱱᱟ ᱟᱫᱚ ᱥᱩᱱᱩᱢ ᱫᱚ ᱵᱟᱹᱧ ᱞᱟᱜᱟᱣ ᱠᱟᱫᱟ ᱮᱢᱱᱤ ᱞᱩᱭᱦᱟᱹ ᱨᱮᱜᱮ ᱦᱚᱸᱜᱼᱚ ᱱᱚᱣᱟ ᱯᱟᱸᱪ ᱯᱷᱚᱲᱚᱱᱤᱧ ᱟᱞᱟ ᱧᱚᱜ ᱫᱟ ᱛᱷᱚᱲᱟ ᱪᱮᱫ ᱦᱟᱸᱜ ᱤᱧ ᱞᱟᱜᱟᱣᱟ ᱧᱮᱞ ᱦᱚᱪᱚ ᱯᱮᱭᱟᱹᱧ ᱦᱟᱸᱜ ᱛᱟᱭᱚᱢ ᱛᱮ ᱟᱫᱚ ᱚᱱᱮ ᱞᱩᱭᱟᱹ ᱨᱮ ᱟᱞᱟ ᱧᱚᱜ ᱠᱮᱫ ᱟᱞᱟ ᱧᱚᱜ ᱠᱮᱫ ᱤᱧ ᱯᱟᱸᱪ ᱯᱷᱚᱲᱚᱱ ᱚᱱᱟᱧ ᱨᱤᱫ ᱜᱩᱸᱰᱟᱹᱭᱮᱫᱟ ᱦᱮᱸ ᱦᱚᱛᱚᱫ ᱩᱛᱩ ᱨᱮ ᱢᱮᱥᱟᱞ ᱞᱟᱹᱜᱤᱫ ᱚᱱᱟ ᱫᱟᱹᱞ ᱚᱱᱟᱧ ᱛᱮᱭᱟᱨᱟ ᱟᱫᱚ ᱦᱚᱸᱜᱼᱚᱭ ᱞᱩᱭᱦᱟᱹ ᱞᱚᱞᱚᱭᱮᱱᱟ ᱥᱩᱱᱩᱢᱤᱧ ᱫᱩᱞ ᱮᱫᱟ ᱦᱮᱸ ᱚᱱᱟ ᱥᱩᱱᱩᱢ ᱞᱚᱞᱚᱭᱮᱱᱟ ᱟᱫᱚ ᱦᱚᱸᱜᱼᱚᱭ ᱚᱱᱮ ᱫᱟᱹᱞᱤᱧ ᱨᱤᱫ ᱟᱠᱟᱫ ᱵᱟᱫᱟᱢ ᱫᱟᱹᱞ ᱚᱱᱟ ᱦᱚᱸᱜᱼᱚ ᱱᱚᱝᱠᱟ ᱪᱩᱨᱩᱡᱟ ᱱᱚᱣᱟ ᱫᱚ ᱦᱟᱸᱜ ᱦᱚᱛᱚᱫ ᱛᱩᱨᱤᱧ ᱞᱟᱜᱟᱣᱟ ᱱᱚᱜᱼᱚᱭ ᱱᱚᱣᱟ ᱵᱚᱲᱟ ᱥᱟᱹᱛ ᱮᱱ ᱛᱤᱧᱟᱹ ᱚᱱᱟ ᱫᱟᱹᱞ ᱨᱮᱭᱟᱜ ᱥᱟᱹᱛ ᱠᱮᱫᱟ ᱟᱫᱚ ᱚᱱᱟ ᱥᱩᱱᱩᱢ ᱨᱮᱜᱮ ᱱᱚᱜᱼᱚᱭ ᱛᱮᱡᱽ ᱯᱟᱛᱟ ᱢᱤᱫ ᱵᱟᱨᱭᱟ ᱠᱟᱹᱴᱤᱡ ᱠᱟᱹᱴᱤᱡᱟᱜ ᱟᱨ ᱦᱚᱸᱜᱼᱚᱭ ᱯᱟᱸᱪ ᱯᱷᱚᱲᱚᱱ ᱜᱤᱧ ᱞᱟᱜᱟᱣ ᱫᱟ ᱛᱷᱚᱲᱟ ᱯᱟᱸᱪ ᱯᱷᱚᱲᱚᱱ ᱤᱱᱟᱹ ᱠᱟᱛᱮ ᱦᱚᱸᱜᱼᱚᱭ ᱠᱷᱤᱫᱤ ᱠᱷᱤᱫᱤ ᱧᱚᱜ ᱯᱮᱸᱭᱟᱡᱽ ᱵᱷᱟᱡᱟ ᱧᱚᱜ ᱮᱱᱟ ᱟᱫᱚ ᱦᱚᱸᱜᱼᱚᱭ ᱠᱚᱲᱦᱟ ᱧᱚᱜ ᱠᱟᱱᱟ ᱟᱫᱚ ᱦᱚᱸᱜᱼᱚᱭ ᱨᱤᱫ ᱟᱜ ᱟᱫᱷᱮ ᱢᱟᱹᱨᱤᱪ ᱯᱮᱸᱭᱟᱡᱽ ᱨᱟᱹᱥᱩᱱ ᱚᱱᱟ ᱠᱚ ᱞᱟᱜᱟᱣ ᱟᱠᱚ ᱟᱨ ᱱᱚᱣᱟ ᱫᱚ ᱡᱤᱨᱟᱹ ᱜᱩᱸᱰᱟᱹ ᱦᱚᱧ ᱞᱟᱜᱟᱣᱟᱜ ᱠᱟᱱᱟ

ᱟᱨ ᱞᱟᱜᱟᱜ ᱠᱷᱟᱡ ᱟᱨᱦᱚᱸ ᱦᱟᱸᱜ ᱛᱟᱭᱚᱢ ᱛᱤᱧ ᱞᱟᱜᱟᱣᱟ ᱨᱩᱱ ᱥᱟᱱᱟᱢ ᱯᱚᱭᱟᱱ ᱠᱚ ᱨᱩᱱ ᱥᱟᱹᱛ ᱟᱫᱚ ᱱᱤᱛᱚᱜ ᱫᱚ ᱦᱚᱸᱜᱼᱚᱭ ᱦᱚᱛᱚᱫ ᱛᱟᱹᱨᱩᱵ ᱦᱤᱸᱡᱤᱫ ᱟᱠᱟᱫ ᱛᱟᱦᱮᱸᱫ ᱤᱧ ᱟᱫᱚᱧ ᱠᱷᱟᱫᱽᱞᱮᱭᱟ ᱟᱫᱚᱧ ᱵᱩᱞᱩᱝᱟᱜ ᱠᱟᱱᱟ ᱛᱷᱚᱲᱟ ᱧᱚᱜ ᱜᱮ ᱞᱟᱢᱵᱟᱜᱼᱟ ᱦᱟᱸᱜ ᱛᱷᱚᱲᱟ ᱱᱟᱥᱮᱭᱟᱜ ᱞᱟᱢᱵᱟᱜᱼᱟ ᱚᱱᱟ ᱦᱚᱛᱚᱫ ᱤᱧ ᱠᱷᱟᱫᱽᱞᱤ ᱞᱮᱫ ᱢᱤᱫ ᱞᱩᱭᱦᱟᱹ ᱛᱷᱚᱲᱟ ᱵᱟᱠᱷᱟᱡ ᱱᱮᱜᱼᱮ ᱱᱤᱱᱟᱹᱜ ᱞᱟᱢᱵᱟᱣᱱᱟ ᱟᱫᱚ ᱦᱚᱛᱚᱫ ᱠᱷᱚᱡ ᱫᱚ

ᱱᱚᱜᱼᱚᱭ ᱤᱥᱤᱱ ᱟᱠᱟᱱᱟ ᱟᱫᱚ ᱱᱚᱜᱼᱚᱭ ᱮᱱᱟᱱ ᱤᱧ ᱵᱚᱲᱟᱣ ᱟᱠᱟᱫ ᱚᱱᱟ ᱵᱟᱫᱟᱢ ᱫᱟᱹᱞ ᱚᱱᱟᱧ ᱞᱟᱜᱟᱣᱫᱟ ᱱᱚᱣᱟ ᱦᱚᱛᱚᱫ ᱩᱛᱩ ᱨᱮ ᱟᱨ ᱚᱱᱮ ᱯᱟᱸᱪ ᱯᱷᱚᱲᱚᱱᱤᱧ ᱟᱞᱟ ᱧᱚᱜ ᱞᱮ ᱞᱩᱭᱦᱟᱹ ᱨᱮ ᱮᱠᱮᱱ ᱞᱩᱭᱦᱟᱹ ᱨᱮ ᱥᱩᱱᱩᱢ ᱵᱮᱜᱚᱨ ᱚᱱᱟ ᱱᱚᱜᱼᱚᱭ ᱤᱧ ᱜᱩᱸᱰᱟᱹᱣ ᱠᱟᱫᱟ ᱟᱹᱰᱤ ᱟᱸᱴ ᱫᱚ ᱵᱟᱝ ᱛᱷᱚᱲᱟ ᱛᱷᱚᱲᱟ ᱚᱱᱟ ᱪᱮᱛᱟᱱ ᱠᱷᱚᱱ ᱤᱧ ᱱᱚᱝᱠᱟᱧ ᱪᱩᱨᱩᱡ ᱟᱫᱟ ᱥᱮᱧ ᱪᱷᱤᱴᱟᱹᱣ ᱟᱫᱟ ᱦᱚᱛᱚᱫ ᱟᱨ ᱚᱱᱟ ᱫᱟᱹᱞ ᱵᱚᱲᱟ ᱩᱛᱩ ᱱᱚᱜᱼᱚᱭ ᱤᱥᱤᱱ ᱥᱟᱹᱛ ᱮᱱᱟ ᱵᱚᱲᱟ ᱞᱟᱜᱟᱣ ᱠᱟᱛᱮ ᱫᱩ ᱢᱤᱱᱤᱴ ᱜᱟᱱᱤᱧ ᱛᱮᱱ ᱟᱠᱟᱫ ᱛᱟᱦᱮᱸᱜᱼᱟ ᱟᱫᱚ ᱦᱚᱸᱜᱼᱚᱭ ᱥᱟᱹᱛ ᱮᱱᱟ ᱟᱹᱰᱤ ᱟᱸᱴ ᱫᱚ ᱵᱟᱹᱧ ᱨᱟᱥᱮ ᱞᱮᱫᱟ ᱟᱹᱰᱤ ᱟᱸᱴ ᱦᱚᱸ ᱵᱟᱹᱧ ᱞᱮᱴᱚ ᱞᱮᱫᱟ ᱛᱷᱚᱲᱟ ᱛᱷᱚᱲᱟ ᱨᱟᱥᱮ ᱨᱮ ᱟᱫᱚ ᱛᱤᱦᱤᱧᱟᱜ ᱵᱷᱤᱰᱤᱭᱳ ᱫᱚ ᱱᱚᱰᱮ ᱜᱤᱧ ᱢᱩᱪᱟᱹᱫ ᱫᱟ ᱛᱤᱦᱤᱧᱟᱜ ᱵᱷᱤᱰᱤᱭᱳ ᱧᱮᱞ ᱠᱟᱛᱮ ᱢᱚᱡᱽ ᱯᱮ ᱟᱹᱭᱠᱟᱹᱣ ᱠᱮᱫ ᱠᱷᱟᱱ ᱞᱟᱭᱤᱠ ᱛᱟᱵᱚᱱ ᱯᱮ ᱥᱮᱭᱟᱨ ᱛᱟᱵᱚᱱ ᱯᱮ ᱟᱨ ᱥᱟᱶᱛᱮ ᱥᱟᱵᱥᱠᱨᱟᱭᱤᱵ ᱛᱟᱵᱚᱱ ᱯᱮ ᱢᱟ ᱛᱚᱵᱮ ᱡᱚᱦᱟᱨ